ᱡᱚᱛᱚ ᱠᱷᱚᱱ ᱞᱟᱦᱟᱛᱮ ᱥᱟᱱᱟᱢ ᱠᱚ ᱡᱚᱦᱟᱨ ᱜᱮ ᱤᱧ ᱜᱮ ᱠᱷᱩᱫᱤᱨᱟᱢ ᱢᱟᱱᱰᱤ ᱛᱮᱦᱮᱧᱟᱜ ᱱᱚᱣᱟ ᱱᱟᱣᱟ ᱵᱞᱚᱜ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱫᱚ ᱦᱮᱡ ᱦᱩᱭ ᱟᱠᱟᱱᱟ ᱠᱚᱥᱟᱯᱩᱲᱤᱭᱟ ᱟᱹᱛᱩ ᱛᱮ ᱟᱨ ᱠᱚᱥᱟᱯᱩᱲᱤᱭᱟ ᱟᱹᱛᱩ ᱨᱮ ᱠᱚᱥᱟᱯᱩᱲᱤᱭᱟ ᱟᱹᱛᱩ ᱨᱤᱱᱤᱡ ᱡᱟᱦᱟᱸᱭ ᱜᱚᱱᱮᱥ ᱦᱟᱸᱥᱫᱟ ᱛᱟᱵᱚᱱ ᱜᱟᱞᱣᱟᱱ ᱜᱷᱟᱴᱤ ᱨᱮ ᱡᱟᱦᱟᱸᱭ ᱠᱤᱱ ᱥᱚᱦᱤᱫ ᱞᱮᱱᱟ ᱩᱱᱠᱤᱱᱟᱜ ᱥᱢᱟᱨᱚᱠ ᱧᱮᱞ ᱵᱚᱱ ᱦᱮᱡ ᱟᱠᱟᱱᱟ ᱫᱮᱞᱟ ᱮᱱᱠᱷᱟᱱ ᱧᱮᱞ ᱞᱮᱜᱮ ᱵᱚᱱ ᱩᱱᱠᱤᱱᱟᱜ ᱩᱱᱩᱭᱦᱟᱹᱨ ᱦᱤᱥᱟᱹᱵ ᱛᱮ ᱢᱤᱫᱴᱟᱝ ᱱᱚᱰᱮ ᱥᱚᱦᱤᱫ ᱥᱢᱟᱨᱚᱠ ᱞᱮᱠᱟ ᱦᱤᱥᱟᱹᱵ ᱛᱮ ᱢᱤᱫᱴᱟᱝ ᱵᱟᱜᱟᱱ ᱠᱚ ᱵᱮᱱᱟᱣ ᱠᱟᱜᱼᱟ ᱚᱱᱟ ᱜᱮᱵᱚᱱ ᱧᱮᱞᱟ ᱫᱮᱞᱟ ᱚᱲᱟᱜ ᱵᱷᱤᱛᱨᱤ ᱥᱮᱱ ᱚᱱᱟ ᱵᱟᱜᱟᱱ ᱥᱮᱱ ᱜᱤᱧ ᱤᱫᱤᱭᱮᱫ ᱯᱮ ᱛᱟᱵᱚᱱᱟ ᱧᱮᱞ ᱞᱮᱜᱮ ᱵᱚ ᱫᱮᱞᱟ ᱥᱟᱹᱦᱤᱫ ᱜᱚᱱᱮᱥ ᱦᱟᱸᱥᱫᱟ ᱫᱚ ᱠᱚᱥᱟᱯᱩᱲᱤᱭᱟᱹ ᱟᱹᱛᱩ ᱨᱤᱱᱤᱡ ᱮ ᱛᱟᱦᱮᱸᱫ ᱠᱟᱱᱟ ᱥᱳᱞᱳ ᱱᱚ ᱫᱩ ᱦᱟᱡᱟᱨ ᱟᱴᱷᱨᱚ ᱨᱮ ᱵᱤᱦᱟᱨ ᱨᱮᱡᱤᱢᱮᱱᱴ ᱫᱟᱱᱟᱯᱩᱨ ᱨᱮ ᱵᱷᱚᱨᱛᱤ ᱞᱮᱱᱟᱭ ᱟᱨ ᱯᱨᱚᱛᱷᱚᱢ ᱯᱳᱥᱴᱤᱝ ᱛᱟᱭ ᱞᱟᱫᱟᱠᱷ ᱨᱮ ᱛᱟᱦᱮᱸ ᱠᱟᱱᱟ ᱚᱱᱟ ᱞᱟᱫᱟᱠᱷ ᱨᱮᱜᱮ ᱮᱞ ᱳ ᱥᱤ ᱨᱮ ᱯᱚᱸᱫᱽᱨᱚ ᱥᱳᱞᱳ ᱡᱩᱱ ᱫᱩ ᱦᱟᱡᱟᱨ ᱵᱤᱥ ᱧᱤᱫᱟᱹ ᱵᱮᱲᱟ ᱪᱤᱱ ᱨᱮᱱ ᱥᱟᱭᱱᱤᱠ ᱥᱟᱞᱟᱜ ᱛᱩᱯᱩᱫ ᱛᱟᱯᱟᱢ ᱨᱮ ᱟᱵᱚ ᱵᱷᱟᱨᱚᱛ ᱨᱮᱱ ᱵᱤᱥᱴᱤ ᱥᱚᱭᱱᱤᱠ ᱟᱵᱚᱨᱮᱱ ᱦᱚᱸᱠᱚ ᱥᱚᱦᱤᱫ ᱞᱮᱱᱟ ᱚᱱᱟ ᱢᱩᱫᱽᱨᱮ ᱢᱤᱫᱴᱟᱝ ᱱᱩᱠᱤᱱ ᱜᱚᱱᱮᱥᱟ ᱫᱟ ᱛᱟᱹᱠᱤᱱ ᱦᱚᱸ ᱮᱱᱠᱷᱟᱱ ᱫᱮᱞᱟ ᱵᱚᱱ ᱧᱮᱞ ᱞᱮᱜᱮ ᱚᱱᱟ ᱵᱷᱤᱛᱨᱤ ᱵᱚ ᱵᱚᱞᱚ ᱞᱮᱱ ᱜᱮ ᱱᱚᱜᱼᱚᱭ ᱱᱚᱝᱠᱟ ᱫᱩᱣᱟᱹᱨ ᱫᱚ ᱫᱮᱞᱟ ᱵᱚᱱ ᱵᱷᱤᱛᱨᱤ ᱥᱮᱱ ᱵᱚᱞᱚ ᱦᱩᱭᱩᱜ ᱠᱟᱱᱟ ᱱᱚᱜᱼᱚᱭ ᱱᱚᱝᱠᱟ ᱠᱚ ᱵᱮᱱᱟᱣ ᱠᱟᱜᱼᱟ ᱧᱮᱞ ᱛᱟᱵᱚᱱ ᱯᱮ ᱫᱮᱠᱷᱟᱣ ᱯᱮ ᱠᱟᱹᱱᱟᱹᱧ ᱱᱚᱜᱼᱚᱭ ᱱᱚᱝᱠᱟ ᱱᱚᱜᱼᱚ ᱱᱚᱝᱠᱟ ᱠᱚ ᱵᱮᱱᱟᱣ ᱟᱠᱟᱫᱼᱟ ᱱᱚᱜᱼᱚ ᱱᱚᱝᱠᱟ ᱦᱚᱨ ᱢᱮᱱᱟᱜᱼᱟ ᱟᱨ ᱦᱚᱨ ᱨᱮᱱᱟᱜ ᱦᱟᱱᱟ ᱫᱷᱟᱨᱮ ᱱᱟᱣᱟ ᱫᱷᱟᱨᱮ ᱟᱹᱰᱤ ᱪᱮᱦᱨᱟ ᱱᱟᱯᱟᱭ ᱱᱟᱯᱟᱭ ᱵᱟᱦᱟ ᱠᱚᱠᱚ ᱨᱚᱦᱚᱭ ᱟᱠᱟᱫᱼᱟ ᱱᱚᱜᱼᱚᱭ ᱱᱚᱰᱮ ᱛᱟᱹᱠᱤᱱ ᱥᱴᱮᱪᱩ ᱞᱮᱠᱟ ᱢᱮᱱᱟᱜᱼᱟ ᱵᱟᱹᱠᱤ ᱟᱹᱠᱤᱱᱟᱜ ᱢᱩᱨᱛᱤ ᱫᱚ ᱱᱟᱦᱟᱜ ᱱᱚᱰᱮ ᱫᱚ ᱵᱟᱹᱱᱩᱜ ᱟᱠᱟᱱᱟ ᱟᱨ ᱱᱚᱣᱟ ᱵᱷᱤᱛᱨᱤ ᱨᱮ ᱱᱚᱰᱮ ᱟᱹᱠᱤᱱᱟᱜ ᱡᱟᱦᱟᱸ ᱛᱤᱱᱟᱹᱜ ᱤᱭᱟᱹ ᱠᱚ ᱛᱟᱦᱮᱸ ᱠᱟᱱ ᱛᱟᱹᱠᱤᱱᱟ ᱰᱨᱮᱥ ᱠᱚ ᱜᱨᱩᱯ ᱯᱷᱳᱴᱳ ᱠᱚ ᱱᱚᱜᱼᱚᱸᱭ ᱱᱚᱰᱮ ᱫᱚᱦᱚ ᱢᱮᱱᱟᱜᱼᱟ ᱧᱮᱞ ᱧᱟᱢᱮᱜ ᱜᱮᱛᱟ ᱵᱚᱱᱟ ᱯᱮ ᱡᱟᱹᱱᱤᱡ ᱠᱷᱟᱱ ᱱᱚᱜᱼᱚᱸᱭ ᱱᱚᱰᱮ ᱛᱟᱹᱠᱤᱱ ᱫᱮᱞᱟ ᱟᱨᱦᱚᱸ ᱦᱟᱱᱛᱮ ᱢᱟᱲᱟᱝ ᱥᱮᱱ ᱱᱚᱜᱼᱚᱸᱭ ᱱᱚᱝᱠᱟ ᱵᱟᱦᱟ ᱫᱟᱨᱮ ᱠᱚ ᱢᱮᱱᱟᱜᱼᱟ ᱱᱚᱜᱼᱚᱸᱭ ᱱᱚᱰᱮ ᱱᱚᱜᱼᱚ ᱱᱚᱝᱠᱟ ᱚᱲᱟᱜ ᱠᱚᱠᱚ ᱵᱮᱱᱟᱣ ᱠᱟᱜᱼᱟ ᱵᱟᱦᱟ ᱵᱟᱜᱟᱱ ᱠᱚ ᱟᱹᱰᱤ ᱪᱮᱦᱨᱟ ᱱᱟᱯᱟᱭ ᱫᱷᱟᱨᱟ ᱜᱮᱠᱚ ᱵᱮᱱᱟᱣ ᱠᱟᱜᱼᱟ ᱟᱹᱰᱤ ᱪᱮᱦᱨᱟ ᱱᱚᱜᱼᱚ ᱱᱚᱰᱮ ᱛᱟᱹᱠᱤᱱ ᱟᱹᱠᱤᱱᱟᱜ ᱡᱟᱦᱟᱸ ᱛᱟᱵᱩᱛ ᱱᱚᱰᱮ ᱠᱚ ᱵᱮᱱᱟᱣ ᱠᱟᱜᱼᱟ ᱛᱟᱵᱩᱛ ᱟᱨ ᱱᱚᱜᱼᱚ ᱱᱚᱰᱮ ᱚᱱᱠᱟ

ᱚᱱᱟ ᱚᱞ ᱢᱮᱱᱟᱜᱼᱟ ᱱᱚᱜᱼᱚᱭ ᱱᱚᱰᱮ ᱟᱨ ᱢᱤᱫ ᱱᱚᱢᱵᱚᱨ ᱠᱚ ᱛᱟᱹᱠᱤᱱ ᱢᱮᱱᱟᱜᱼᱟ ᱤᱭᱩᱱᱤᱴ ᱠᱚ ᱢᱮᱱᱟᱜᱼᱟ ᱥᱩᱞᱚ ᱵᱤᱦᱟᱨ ᱨᱮᱡᱤᱢᱮᱱᱴ ᱦᱩᱸ ᱫᱮᱞᱟ ᱟᱨ ᱵᱚᱱ ᱧᱮᱞ ᱞᱮᱜᱟ ᱱᱚᱛᱮ ᱱᱚᱜᱼᱚ ᱱᱚᱝᱠᱟ ᱟᱹᱰᱤ ᱪᱮᱦᱨᱟ ᱱᱚᱰᱮ ᱦᱚᱸ ᱠᱩᱸᱭ ᱠᱚ ᱵᱮᱱᱟᱣ ᱟᱠᱟᱫ ᱱᱚᱰᱮ ᱠᱷᱚᱱ ᱫᱟᱜ ᱨᱟᱠᱟᱵᱚᱜ ᱠᱟᱱᱟ ᱢᱚᱴᱚᱨ ᱢᱮᱱᱟᱜᱼᱟ ᱱᱚᱰᱮ

ᱡᱟᱦᱟᱸᱭ ᱠᱚ ᱱᱚᱝᱠᱟ ᱦᱮᱡ ᱠᱟᱛᱮ ᱱᱚᱰᱮ ᱠᱚ ᱫᱩᱲᱩᱵ ᱵᱟᱲᱟᱜᱼᱟ ᱟᱹᱰᱤ ᱱᱟᱯᱟᱭ ᱜᱮ ᱱᱚᱝᱠᱟ ᱦᱮᱱᱟᱜᱼᱟ ᱱᱚᱝᱠᱟ ᱱᱚᱣᱟ ᱠᱚᱨᱮ ᱵᱟᱦᱟ ᱫᱟᱨᱮ ᱠᱚ ᱢᱮᱱᱟᱜᱼᱟ ᱱᱚᱰᱮ ᱢᱤᱫᱴᱟᱝ ᱚᱲᱟᱜ ᱠᱚ ᱵᱮᱱᱟᱣ ᱠᱟᱜᱼᱟ ᱱᱚᱜᱼᱚᱭ ᱟᱱᱛᱷᱟᱨᱟᱱ ᱟᱹᱰᱤ ᱱᱟᱯᱟᱭ ᱠᱚ ᱵᱮᱱᱟᱣ ᱠᱟᱜᱼᱟ ᱱᱚᱰᱮ ᱦᱚᱸ